ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱛᱮᱦᱮᱧ ᱫᱚ ᱥᱟᱨᱮᱡ ᱟᱠᱟᱱ ᱵᱨᱮᱰ ᱨᱮᱱᱟᱜ ᱦᱮᱞᱫᱤ ᱟᱨ ᱴᱮᱥᱴᱤ ᱵᱨᱮᱠᱯᱷᱟᱥᱴ ᱵᱚᱱ ᱵᱮᱱᱟᱣᱟ ᱥᱟᱨᱮᱡ ᱟᱠᱟᱱ ᱵᱨᱮᱰ ᱛᱮ ᱴᱮᱥᱴᱤ ᱵᱨᱮᱠᱯᱷᱟᱥᱴ ᱵᱚᱱ ᱵᱮᱱᱟᱣᱟ ᱵᱨᱮᱠᱯᱷᱟᱥᱴ ᱫᱚ ᱟᱨᱚ ᱴᱮᱥᱴᱤ ᱵᱮᱱᱟᱣ ᱞᱟᱹᱜᱤᱫ ᱛᱷᱚᱲᱟ ᱜᱟᱱ ᱛᱟᱵᱮᱱ ᱵᱚᱱ ᱦᱟᱛᱟᱣ ᱠᱮᱫᱟ ᱢᱤᱫ ᱠᱟᱯ ᱞᱮᱠᱟ ᱟᱨ ᱦᱚᱸᱜᱼᱚᱭ ᱟᱹᱞᱩ ᱢᱤᱫᱴᱟᱝ ᱵᱚᱱ ᱠᱩᱪᱩ ᱠᱩᱪᱩ ᱠᱟᱛᱮᱫ ᱵᱚᱱ ᱜᱮᱫ ᱟᱠᱟᱫᱟ ᱥᱚᱣᱟᱵᱤᱱ ᱵᱚᱱ ᱞᱚᱦᱚᱫ ᱫᱚᱦᱚ ᱟᱠᱟᱫᱟ ᱩᱨᱜᱩᱢ ᱫᱟᱜ ᱨᱮ ᱟᱨ ᱪᱷᱚᱞᱟ ᱟᱨ ᱰᱟᱞ ᱵᱚᱱ ᱞᱚᱦᱚᱫ ᱫᱚᱦᱚ ᱟᱠᱟᱫᱟ ᱚᱱᱟ ᱦᱚᱸ ᱩᱨᱜᱩᱢ ᱫᱟᱜ ᱨᱮ ᱱᱚᱜᱼᱚᱭ ᱵᱚᱨᱚᱝ ᱞᱟᱹᱵᱤᱫ ᱟᱠᱟᱱ ᱛᱟᱵᱚᱱᱟ ᱜᱮᱡᱮᱨ ᱧᱚᱜᱚᱜ ᱠᱟᱱ ᱛᱟᱵᱚᱱᱟ ᱢᱚᱡᱽ ᱜᱮ ᱞᱚᱦᱚᱫ ᱟᱠᱟᱱᱟ ᱟᱨ ᱵᱚᱱ ᱦᱟᱛᱟᱣ ᱟᱠᱟᱫᱟ ᱯᱮᱸᱭᱟᱡᱽ ᱢᱟᱹᱨᱤᱪ ᱟᱨ ᱠᱟᱸᱪᱟ ᱵᱟᱫᱟᱢ ᱟᱨ ᱢᱤᱫᱴᱟᱝ ᱵᱤᱞᱤ ᱵᱚᱱ ᱢᱮᱥᱟᱞᱟᱜᱼᱟ

ᱚᱱᱟ ᱥᱩᱱᱩᱢ ᱨᱮᱜᱮ ᱟᱹᱞᱩ ᱵᱚᱱ ᱵᱷᱟᱡᱟ ᱞᱮᱜᱮ ᱟᱹᱞᱩ ᱠᱷᱟᱸᱡᱚ ᱠᱟᱛᱮ ᱱᱟᱥᱮᱱᱟᱜ ᱵᱚᱱ ᱜᱷᱟᱱᱴᱟ ᱧᱚᱜ ᱞᱮᱜᱮ ᱟᱹᱞᱩ ᱫᱚ ᱵᱷᱟᱡᱟ ᱦᱟᱛᱟᱲ ᱪᱚᱣᱟ ᱤᱱᱟᱹᱜ ᱛᱮ ᱱᱚᱣᱟ ᱪᱷᱚᱞᱟ ᱫᱟᱹᱞ ᱫᱚᱵᱚᱱ ᱪᱷᱟᱠᱟᱣ ᱦᱟᱛᱟᱲ ᱞᱮᱜᱮ ᱪᱷᱟᱠᱱᱤ ᱨᱮ ᱪᱷᱟᱠᱟᱣ ᱠᱟᱛᱮ ᱜᱮ ᱢᱤᱫ ᱜᱷᱟᱹᱲᱤ ᱯᱚᱨᱮ ᱱᱚᱣᱟ ᱫᱟᱹᱞ ᱫᱚ ᱢᱤᱫᱴᱟᱝ ᱥᱟᱯᱷᱟ ᱧᱚᱜ ᱜᱮᱸᱫᱽᱨᱮᱡ ᱠᱤ ᱡᱟᱦᱟᱸ ᱠᱤᱪᱮᱱ ᱴᱟᱣᱞ ᱠᱚ ᱢᱮᱛᱟᱜᱼᱟ ᱨᱟᱱᱱᱟ ᱚᱲᱟᱜ ᱨᱮᱵᱚᱱ ᱵᱮᱵᱚᱦᱟᱨᱟ ᱚᱱᱟ ᱚᱱᱠᱟᱱ ᱱᱟᱜ ᱜᱮᱸᱫᱽᱨᱮᱡ ᱨᱮ ᱱᱚᱝᱠᱟ ᱵᱚᱱ ᱛᱟᱥᱮ ᱞᱮᱠᱷᱟᱱ ᱚᱱᱟ ᱫᱟᱜ ᱛᱮ ᱛᱟᱲᱟᱛᱟᱹᱲᱤ ᱚᱨᱟ ᱚᱱᱠᱟ ᱱᱟᱥᱮᱱᱟᱜ ᱵᱚᱱ ᱡᱚᱫ ᱵᱟᱲᱟ ᱞᱮᱠᱷᱟᱱ ᱜᱮ ᱟᱨ ᱢᱤᱫ ᱜᱷᱟᱹᱲᱤ ᱵᱚᱱ ᱵᱟᱹᱜᱤᱭᱟᱜ ᱠᱷᱟᱱ ᱜᱮ ᱱᱚᱣᱟ ᱫᱟᱜ ᱫᱚ ᱚᱨᱟ ᱟᱹᱞᱩ ᱫᱚ ᱵᱷᱟᱡᱟᱭᱮᱱ ᱛᱟᱵᱚᱱᱟ ᱟᱬᱜᱚ ᱠᱟᱜᱼᱟ ᱵᱚᱱ ᱱᱚᱣᱟ ᱫᱟᱹᱞ ᱫᱚ ᱵᱟᱹᱴᱤ ᱦᱚᱯᱚᱱ ᱨᱮᱵᱚᱱ ᱩᱪᱟᱹᱲ ᱞᱮᱜᱮ ᱟᱹᱞᱩ ᱵᱚᱱ ᱵᱷᱟᱡᱟ ᱞᱮᱫ ᱚᱱᱟ ᱥᱟᱨᱮᱡ ᱥᱩᱱᱩᱢ ᱨᱮᱜᱮ ᱱᱚᱜᱼᱚᱭ ᱱᱚᱣᱟ ᱪᱷᱚᱞᱟ ᱫᱟᱹᱞ ᱫᱚ ᱱᱟᱥᱮ ᱱᱟᱥᱮ ᱵᱚᱱ ᱵᱷᱟᱡᱟᱭᱟ ᱫᱟᱹᱞ ᱫᱚ ᱵᱷᱟᱡᱟ ᱦᱟᱛᱟᱲ ᱪᱚᱜᱼᱟ ᱤᱱᱟᱹᱛᱮ ᱥᱚᱣᱟᱵᱤᱱ ᱵᱚᱱ ᱨᱚᱰᱚᱡ ᱧᱚᱜ ᱞᱮᱜᱮ ᱨᱚᱰᱚᱡ ᱥᱟᱯᱷᱟ ᱟᱠᱟᱱ ᱥᱚᱣᱟᱵᱤᱱ ᱫᱚ ᱱᱟᱥᱮᱱᱟᱜ ᱵᱚᱱ ᱜᱨᱟᱭᱤᱱᱰ ᱧᱚᱜ ᱞᱮᱜᱮ ᱫᱟᱹᱞ ᱫᱚ ᱢᱚᱡᱽ ᱜᱮ ᱵᱷᱟᱡᱟ ᱟᱠᱟᱱᱟ ᱟᱫᱚ ᱵᱚᱱ ᱟᱬᱜᱚᱭᱟ ᱫᱟᱹᱞ ᱫᱚ ᱪᱮᱫ ᱞᱮᱠᱟ ᱵᱷᱟᱡᱟ ᱟᱠᱟᱱᱟ ᱱᱚᱣᱟ ᱨᱮᱱᱟᱜ ᱟᱣᱟᱡᱽ ᱵᱚᱱ ᱟᱸᱡᱚᱢ ᱫᱟᱲᱮᱭᱟᱜᱼᱟ ᱟᱨ ᱢᱤᱫ ᱫᱷᱟᱣ ᱥᱟᱨᱮᱡ ᱟᱠᱟᱱ ᱥᱩᱱᱩᱢ ᱨᱮ ᱡᱟᱦᱟᱸ ᱵᱚᱱ ᱜᱨᱟᱭᱤᱱᱰ ᱠᱮᱫᱟ ᱚᱱᱟ ᱠᱚ ᱟᱹᱰᱤ ᱵᱚᱱ ᱵᱷᱟᱡᱟ ᱧᱚᱜᱟ ᱥᱚᱣᱟᱵᱤᱱ ᱫᱚ ᱵᱷᱟᱡᱟᱭᱮᱱ ᱛᱟᱵᱚᱱᱟ ᱟᱬᱜᱚ ᱠᱟᱜᱼᱟ ᱵᱚᱱ ᱫᱷᱤᱯᱟᱹᱣ ᱠᱚᱨᱦᱟᱭ ᱨᱮ ᱛᱷᱚᱲᱟ ᱜᱟᱱ ᱥᱩᱱᱩᱢ ᱵᱚᱱ ᱫᱩᱞᱟᱜᱼᱟ ᱱᱚᱣᱟ ᱵᱤᱞᱤ ᱱᱤᱛᱚᱜ ᱫᱚᱵᱚᱱ ᱯᱚᱥᱟᱜ ᱞᱮᱜᱮ ᱥᱩᱱᱩᱢ ᱫᱚ ᱞᱚᱞᱚᱭᱮᱱᱟ ᱱᱚᱣᱟ ᱵᱤᱞᱤ ᱵᱚᱱ ᱮᱢᱟᱜᱼᱟ ᱟᱨ ᱵᱚᱱ ᱵᱷᱟᱡᱟᱭᱟ ᱱᱚᱣᱟ ᱵᱤᱞᱤ ᱫᱚ ᱮᱠᱫᱚᱢ ᱜᱷᱟᱱᱴᱟ ᱠᱟᱛᱮ ᱵᱚᱱ ᱜᱮᱡᱮᱨ ᱧᱚᱜᱟ ᱵᱤᱞᱤ ᱫᱚ ᱵᱷᱟᱡᱟᱭᱮᱱ ᱛᱟᱵᱚᱱᱟ ᱟᱬᱜᱚ ᱠᱟᱜᱼᱟ ᱵᱚᱱ

ᱱᱚᱣᱟ ᱨᱚᱦᱚᱲ ᱛᱟᱵᱮᱱ ᱫᱚ ᱚᱱᱟ ᱥᱚᱣᱟᱵᱤᱱ ᱞᱚᱦᱚᱫ ᱫᱟᱜ ᱡᱟ ᱛᱟᱦᱮᱸ ᱠᱟᱱᱟ ᱚᱱᱟᱜᱮ ᱱᱟᱥᱮ ᱱᱟᱥᱮᱧ ᱛᱤᱨᱯᱤᱭᱟᱜ ᱠᱟᱱᱟ ᱵᱮᱥᱤ ᱫᱚ ᱵᱟᱵᱚᱱ ᱞᱚᱦᱚᱫᱟ ᱛᱟᱵᱮᱱ ᱡᱮᱱᱚ ᱡᱷᱚᱨᱡᱷᱚᱨᱮ ᱧᱚᱜ ᱜᱮ ᱛᱟᱦᱮᱱ ᱢᱟ ᱚᱱᱟ ᱠᱚᱨᱦᱟ ᱨᱮᱜᱮ ᱥᱩᱱᱩᱢ ᱵᱚᱱ ᱫᱩᱞᱟ ᱠᱚᱨᱦᱟᱭ ᱢᱟ ᱞᱚᱞᱚ ᱟᱠᱟᱱ ᱥᱩᱱᱩᱢ ᱫᱚ ᱞᱚᱞᱚᱭᱮᱱᱟ ᱯᱮᱸᱭᱟᱡᱽ ᱵᱚᱱ ᱵᱷᱟᱡᱟᱭᱟ ᱡᱷᱟᱞ ᱵᱚᱱ ᱡᱚᱢ ᱠᱷᱟᱡ ᱱᱚᱣᱟ ᱨᱮᱜᱮ ᱢᱟᱹᱨᱤᱪ ᱵᱚᱱ ᱮᱢ ᱩᱛᱟᱹᱨᱟᱜᱼᱟ ᱡᱟᱦᱟᱸᱭ ᱠᱚ ᱡᱷᱟᱞ ᱵᱟᱵᱚᱱ ᱡᱚᱢᱟ ᱩᱱᱠᱩ ᱫᱚᱵᱚᱱ ᱵᱟᱫ ᱫᱟᱲᱮᱭᱟᱜᱼᱟ ᱯᱮᱸᱭᱟᱡᱽ ᱫᱚ ᱵᱷᱟᱡᱟᱭᱮᱱ ᱛᱟᱵᱚᱱᱟ ᱱᱚᱣᱟ ᱞᱚᱦᱚᱫ ᱟᱠᱟᱱ ᱛᱟᱵᱮᱱ ᱱᱚᱣᱟ ᱨᱮᱵᱚᱱ ᱠᱷᱟᱸᱡᱚᱭᱟ᱾ ᱛᱟᱵᱮᱱ ᱦᱚᱸᱰᱟᱜ ᱵᱟᱲᱟ ᱧᱚᱜ ᱠᱟᱛᱮ ᱱᱚᱣᱟ ᱡᱟᱦᱟᱸ ᱵᱚᱱ ᱜᱨᱟᱭᱤᱱᱰ ᱟᱠᱟᱫ ᱵᱨᱮᱰ ᱚᱱᱟ ᱵᱚᱱ ᱮᱢᱟᱜᱼᱟ᱾ ᱱᱟᱥᱮᱱᱟᱜ ᱵᱚᱱ ᱜᱷᱟᱱᱴᱟ ᱢᱮᱥᱟ ᱞᱮᱜᱮ ᱵᱨᱮᱰ ᱫᱚ ᱵᱷᱟᱡᱟ ᱧᱚᱜ ᱮᱱ ᱛᱟᱵᱚᱱᱟ ᱵᱨᱮᱰ ᱵᱷᱟᱡᱟ ᱞᱮᱱᱠᱷᱟᱱ ᱜᱮ ᱟᱥᱛᱮ ᱟᱥᱛᱮ ᱡᱚᱛᱚ ᱡᱤᱱᱤᱥ ᱵᱚᱱ ᱮᱢ ᱢᱮᱥᱟᱞᱟᱜᱼᱟ ᱞᱟᱦᱟᱛᱮ ᱟᱞᱩ ᱵᱚᱱ ᱠᱷᱟᱸᱡᱚᱣᱟᱜᱼᱟ ᱱᱟᱥᱮᱱᱟᱜ ᱵᱚᱱ ᱜᱷᱟᱱᱴᱟ ᱧᱚᱜ ᱟᱜ ᱜᱮ ᱜᱮᱥ ᱨᱮᱱᱟᱜ ᱟᱸᱪ ᱫᱚ ᱥᱤᱢ ᱠᱟᱜᱼᱟ ᱵᱚᱱ ᱫᱟᱹᱞ ᱵᱷᱟᱡᱟ ᱵᱚᱱ ᱠᱷᱟᱸᱡᱚᱣᱟᱜ ᱜᱮ ᱥᱚᱣᱟᱵᱤᱱ ᱵᱷᱟᱡᱟ ᱟᱨ ᱵᱤᱞᱤ ᱵᱷᱟᱡᱟ ᱦᱚᱸᱵᱚᱱ ᱠᱷᱟᱸᱡᱚᱣᱟᱜ ᱜᱮ ᱡᱚᱛᱚ ᱵᱚᱱ ᱜᱷᱟᱱᱴᱟ ᱢᱮᱥᱟ ᱞᱮᱜᱮ ᱱᱤᱛᱚᱜ ᱫᱚ ᱟᱫᱟ ᱞᱮᱠᱟ ᱵᱩᱞᱩᱝ ᱵᱚᱱ ᱮᱢᱟᱜᱼᱟ ᱮᱱᱟᱝ ᱫᱚ ᱪᱮᱫ ᱨᱮᱜᱮ ᱵᱩᱞᱩᱝ ᱫᱚ ᱵᱟᱵᱚᱱ ᱮᱢ ᱠᱟᱜ ᱛᱟᱦᱮᱸ ᱠᱟᱱᱟ ᱵᱩᱞᱩᱝ ᱮᱢ ᱠᱟᱛᱮ ᱵᱚᱱ ᱦᱚᱸᱰᱟᱜ ᱧᱚᱜᱟ ᱦᱟᱞᱠᱟ ᱥᱟᱥᱟᱝ ᱜᱩᱸᱰᱟᱹ ᱵᱚᱱ ᱮᱢᱟᱜ ᱜᱮ ᱥᱟᱥᱟᱝ ᱜᱩᱸᱰᱟᱹ ᱮᱢ ᱠᱟᱛᱮ ᱱᱟᱥᱮᱱᱟᱜ ᱵᱚᱱ ᱜᱷᱟᱱᱴᱟᱭᱟ ᱢᱩᱪᱟᱹᱫ ᱨᱮ ᱱᱚᱣᱟ ᱵᱟᱫᱟᱢ ᱵᱚᱱ ᱮᱢᱟᱜᱼᱟ ᱱᱟᱥᱮᱱᱟᱜ ᱵᱚᱱ ᱜᱷᱟᱱᱴᱟ ᱢᱮᱥᱟᱞᱟ ᱟᱨ ᱵᱚᱱ ᱟᱬᱜᱚ ᱠᱟᱜᱼᱟ ᱥᱟᱨᱮᱡ ᱟᱠᱟᱱ ᱵᱨᱮᱰ ᱨᱮᱱᱟᱜ ᱦᱮᱞᱫᱤ ᱟᱨ ᱴᱮᱥᱴᱤ ᱵᱨᱮᱠᱯᱷᱟᱥᱴ ᱵᱚᱱ ᱵᱮᱱᱟᱣ ᱠᱮᱫᱟ ᱡᱚᱢ ᱞᱟᱹᱜᱤᱫ ᱨᱮᱰᱤᱭᱮᱱ ᱛᱟᱵᱚᱱᱟ ᱥᱟᱯᱷᱟ ᱧᱚᱜ ᱵᱟᱹᱴᱤ ᱨᱮᱵᱚᱱ ᱤᱪᱟᱹᱲ ᱠᱟᱜᱼᱟ ᱱᱤᱛᱚᱜ ᱫᱚ ᱛᱤᱱᱟᱹᱜ ᱢᱚᱡᱽ ᱧᱮᱞᱚᱜ ᱠᱟᱱᱟ ᱦᱮᱞᱫᱤ ᱴᱮᱥᱴᱤ ᱵᱨᱮᱠᱯᱷᱟᱥᱴ ᱫᱚ ᱨᱮᱰᱤᱭᱮᱱ ᱛᱟᱵᱚᱱᱟ ᱞᱟᱡ ᱯᱮᱨᱮᱡ ᱜᱤᱫᱽᱨᱟᱹ ᱦᱚᱸᱠᱚ ᱡᱚᱢᱟ ᱟᱨ ᱱᱚᱝᱠᱟ ᱠᱟᱛᱮᱫ ᱵᱚᱱ ᱵᱮᱱᱟᱣ ᱞᱮᱠᱷᱟᱱ ᱠᱟᱹᱴᱤᱡ ᱠᱟᱹᱴᱤᱡ ᱵᱟᱹᱵᱩ ᱵᱤᱴᱤ ᱛᱟᱠᱚ ᱥᱠᱩᱞ ᱨᱮ ᱴᱤᱯᱷᱤᱱ ᱦᱚᱸᱵᱚᱱ ᱤᱫᱤ ᱫᱟᱲᱮᱭᱟᱠᱚᱣᱟ ᱮᱠᱫᱚᱢ ᱠᱷᱩᱥᱤ ᱢᱚᱱᱮ ᱛᱮᱠᱚ ᱡᱚᱢᱟ ᱱᱚᱣᱟ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵᱽ ᱛᱟᱵᱚᱱ ᱯᱮ ᱵᱮᱞ ᱟᱭᱠᱚᱱ ᱯᱨᱮᱥ ᱫᱚ ᱟᱞᱚ ᱯᱮ ᱦᱤᱲᱤᱧᱟ